ᱵᱟᱸᱠᱩᱲᱟ ᱯᱩᱨᱩᱞᱤᱭᱟ ᱢᱮᱫᱽᱱᱤᱯᱩᱨ ᱡᱷᱟᱲᱜᱨᱟᱢ ᱵᱚᱨᱫᱷᱚᱢᱟᱱ ᱦᱩᱜᱽᱞᱤ ᱠᱷᱚᱱ ᱞᱮ ᱥᱮᱴᱮᱨ ᱞᱮᱱᱟ ᱟᱹᱰᱤ ᱜᱟᱱ ᱥᱟᱹᱨᱤ ᱫᱷᱚᱨᱚᱢ ᱜᱟᱹᱠᱷᱩᱲᱟᱱ ᱠᱚᱜᱮ ᱟᱫᱚ ᱛᱮᱦᱮᱧ ᱱᱚᱰᱮ ᱜᱚᱴᱟ ᱦᱩᱭᱱᱟ ᱡᱮ ᱢᱤᱫᱴᱟᱝ ᱥᱟᱹᱨᱤ ᱫᱷᱚᱨᱚᱢ ᱥᱚᱝᱜᱚᱴᱷᱚᱱ ᱵᱮᱨᱮᱫ ᱠᱟᱱᱟ ᱵᱮᱨᱮᱫ ᱫᱟᱞᱮ ᱟᱫᱚ ᱱᱚᱣᱟ ᱥᱟᱹᱨᱤ ᱫᱷᱚᱨᱚᱢ ᱥᱚᱝᱜᱚᱴᱷᱚᱱ ᱱᱟᱭᱛᱮ ᱱᱟᱯᱟᱭ ᱛᱮ ᱠᱟᱹᱢᱤ ᱢᱟᱭ

ᱢᱩᱞᱚ ᱫᱚ ᱦᱩᱭᱩᱜ ᱠᱟᱱᱟ ᱥᱟᱹᱨᱤ ᱫᱷᱚᱨᱚᱢ ᱟᱛᱳ ᱟᱛᱳ ᱢᱟᱹᱡᱷᱤ ᱠᱚ ᱴᱷᱮᱱ ᱚᱠᱟ ᱞᱮᱠᱟᱛᱮ ᱪᱟᱨᱪᱟᱣ ᱦᱩᱭᱩᱜᱼᱟ ᱚᱠᱟ ᱞᱮᱠᱟᱛᱮ ᱤᱫᱤ ᱥᱮᱴᱮᱨ ᱦᱩᱭᱩᱜᱼᱟ ᱚᱠᱟ ᱞᱮᱠᱟᱛᱮ ᱡᱟᱱᱟᱢ ᱠᱷᱚᱱᱟᱜ ᱪᱷᱩᱴ ᱪᱷᱟᱹᱴᱭᱟᱹᱨ ᱵᱤᱦᱟᱹ ᱵᱟᱯᱞᱟ ᱞᱚᱜᱫᱟ ᱪᱷᱟᱹᱴᱭᱟᱹᱨ ᱥᱟᱹᱨᱤ ᱫᱷᱚᱨᱚᱢ ᱨᱮ ᱢᱟᱹᱱᱢᱤ ᱠᱚ ᱴᱷᱮᱱ ᱯᱚᱨᱪᱟᱣ ᱜᱟᱱᱚᱜᱼᱟ ᱱᱚᱜᱼᱚ ᱱᱚᱣᱟ ᱜᱮ ᱢᱩᱞ ᱡᱚᱥ ᱠᱟᱱ ᱛᱟᱭᱟ ᱮᱱᱠᱷᱟᱱ ᱛᱮᱦᱮᱧ ᱥᱟᱹᱨᱤ ᱫᱷᱚᱨᱚᱢ ᱵᱚᱫᱚᱞ ᱛᱮ ᱥᱟᱨᱱᱟ ᱫᱷᱚᱨᱚᱢ ᱠᱚ ᱢᱮᱱ ᱮᱫᱟ ᱠᱚ ᱥᱟᱱᱛᱟᱲᱟᱜ ᱥᱟᱨᱱᱟ ᱫᱷᱚᱨᱚᱢ ᱫᱚ ᱢᱩᱞᱚᱛ ᱥᱟᱱᱛᱟᱲᱟᱜ ᱵᱟᱝ ᱠᱟᱱᱟ ᱵᱟᱹᱧ ᱵᱟᱲᱟᱭᱟ ᱥᱟᱱᱛᱟᱲ ᱵᱟᱫ ᱛᱮ ᱮᱴᱟᱜ ᱠᱳᱱᱳ ᱟᱹᱫᱤᱵᱟᱹᱥᱤᱭᱟᱜ ᱦᱩᱭ ᱫᱟᱲᱮᱭᱟᱜᱼᱟ

ᱦᱟᱺᱰᱤ ᱵᱟᱝᱢᱟ ᱨᱟᱱ ᱫᱟᱜ ᱛᱟᱯᱟᱝ ᱫᱟᱜ ᱱᱚᱜᱼᱚ ᱱᱟ ᱡᱟᱦᱟᱸ ᱠᱟᱛᱷᱟ ᱢᱮᱱᱟᱜᱼᱟ ᱵᱟᱠᱷᱮᱬ ᱨᱮ ᱢᱮᱱᱟᱜᱼᱟ ᱡᱟᱦᱟᱸ ᱠᱟᱛᱷᱟ ᱟᱫᱚ ᱱᱚᱜᱼᱚ ᱱᱟ ᱤᱫᱤ ᱠᱟᱛᱮ ᱡᱟᱦᱟᱸ ᱫᱚ ᱢᱤᱫᱴᱟᱝ ᱪᱮᱱᱮᱞ ᱥᱟᱶᱛᱟ ᱮᱵᱷᱮᱱ ᱠᱷᱚᱱ ᱩᱪᱷᱟᱹᱱ ᱞᱮᱱᱟ ᱡᱮ ᱱᱚᱣᱟ ᱫᱚ ᱛᱟᱯᱟᱢ ᱫᱟᱜ ᱠᱟᱱᱟ ᱛᱟᱯᱟᱢ ᱦᱚᱪᱚ ᱵᱚᱱᱟ ᱠᱚ ᱱᱚᱣᱟ ᱨᱮ ᱤᱫᱤ ᱠᱟᱛᱮ ᱟᱯᱮ ᱥᱟᱹᱨᱤ ᱫᱷᱚᱨᱚᱢ ᱯᱟᱦᱴᱟ ᱠᱷᱚᱱ ᱪᱮᱫ ᱯᱮ ᱞᱟᱹᱭᱟ ᱫᱮᱠᱷᱚ ᱱᱚᱣᱟ ᱮᱢᱚᱱ ᱢᱤᱫᱴᱟᱝ ᱥᱤᱪᱩᱭᱮᱥᱚᱱ ᱨᱮ ᱱᱩᱭ ᱦᱚᱲ ᱠᱟᱛᱷᱟᱭ ᱴᱤᱵᱷᱤ ᱨᱮ ᱵᱟᱥᱮ ᱟᱭᱟᱜ ᱪᱮᱱᱮᱞ ᱨᱮ ᱞᱟᱹᱭ ᱫᱟᱭ ᱚᱱᱟ ᱫᱚ ᱟᱭᱟᱜ ᱵᱮᱠᱛᱤ ᱥᱟᱨᱛᱷᱚ ᱵᱟ ᱟᱨ ᱠᱤᱪᱷᱩ ᱦᱚᱲᱟᱜ ᱥᱟᱨᱛᱷᱚ ᱥᱟᱨᱛᱷᱚ ᱪᱚᱨᱤᱛᱟᱨᱛᱷᱚ ᱞᱟᱹᱜᱤᱫ ᱜᱮ ᱦᱚᱭᱛᱚ ᱱᱚᱝᱠᱟᱱ ᱠᱟᱛᱷᱟᱭ ᱞᱟᱹᱭ ᱫᱟ ᱢᱮᱱᱠᱷᱟᱱ ᱦᱟᱺᱰᱤ ᱛᱮᱭᱟᱨ ᱨᱮᱱᱟᱜ ᱡᱟᱦᱟᱸ ᱢᱩᱞ ᱡᱚᱥ ᱠᱟᱱᱟ ᱦᱟᱺᱰᱤ ᱡᱟᱦᱟᱸ ᱡᱚᱥ ᱛᱮ ᱛᱮᱭᱟᱨ ᱞᱮᱱᱟ ᱦᱟᱺᱰᱤ ᱡᱟᱦᱟᱸ ᱡᱟᱦᱟᱸ ᱟᱨᱴᱤᱠᱮᱞ ᱥᱮ ᱛᱮᱭᱟᱨ ᱠᱟᱱᱟ ᱚᱱᱟ ᱨᱮᱱᱟᱜ ᱛᱮᱛᱮᱫ ᱱᱩᱭ ᱵᱟᱭ ᱵᱟᱲᱟᱭᱟ ᱵᱟᱭ ᱵᱟᱲᱟᱭ ᱠᱷᱟᱹᱛᱤᱨ ᱛᱮ ᱱᱩᱭ ᱚᱱᱟ ᱠᱚ ᱠᱟᱛᱷᱟᱭ ᱨᱚᱲ ᱠᱟᱱᱟ ᱢᱩᱞᱚᱛ ᱦᱩᱭᱩᱜ ᱠᱟᱱᱟ ᱦᱟᱺᱰᱤ ᱫᱚ ᱢᱤᱫᱴᱟᱝ ᱟᱵᱚᱨᱮᱱ ᱵᱚᱸᱜᱟ ᱵᱩᱨᱩᱣᱟᱜ ᱞᱟᱵᱟᱫ ᱠᱟᱱᱟ ᱱᱚᱣᱟ ᱫᱚ ᱟᱹᱰᱤ ᱨᱚᱠᱚᱢ ᱟᱵᱚᱨᱮᱱ ᱯᱟᱹᱦᱤᱞ ᱦᱟᱯᱲᱟᱢ ᱠᱚ ᱱᱚᱣᱟ ᱠᱚ ᱵᱮᱱᱟᱣ ᱠᱟᱫᱟ ᱡᱮ ᱱᱚᱣᱟ ᱦᱟᱺᱰᱤ ᱫᱚ ᱪᱚᱰᱚᱨ ᱞᱟᱹᱜᱤᱫ ᱠᱚ ᱟᱵᱚᱨᱮᱱ ᱵᱚᱸᱜᱟ ᱵᱩᱨᱩ ᱠᱚ ᱛᱤᱯᱤᱫ ᱠᱚ ᱞᱟᱹᱜᱤᱫ ᱛᱮ ᱪᱚᱰᱚᱨ ᱟᱠᱚ ᱚᱱᱟ ᱫᱚ ᱚᱱᱠᱟ ᱠᱚ ᱵᱟᱠᱷᱮᱲᱟ ᱡᱮ ᱩᱢᱩᱠ ᱡᱟᱦᱟᱸᱭ ᱜᱮ ᱵᱚᱸᱜᱟ ᱠᱚ ᱧᱩᱛᱩᱢ ᱠᱚᱣᱟ ᱟᱨ ᱠᱚ ᱞᱟᱹᱭᱟ ᱱᱮ ᱜᱚᱥᱟᱭ ᱱᱚᱜᱼᱚᱭ ᱨᱟᱱ ᱫᱟᱜ ᱛᱟᱯᱟᱱ ᱫᱟᱜ ᱛᱟᱯᱟᱱ ᱫᱟᱜ ᱠᱚ ᱞᱟᱹᱭᱟ ᱛᱟᱯᱟᱱ ᱫᱟᱜ ᱫᱚ ᱵᱟᱝ ᱛᱟᱯᱟᱱ ᱫᱟᱜ ᱛᱚ ᱱᱚᱜᱼᱚᱭ ᱛᱟᱯᱟᱢ ᱫᱟᱜ ᱠᱟᱛᱷᱟ ᱫᱚ ᱩᱱᱤ ᱡᱩᱫᱤ ᱛᱟᱯᱟᱢ ᱛᱟᱯᱟᱢ ᱨᱮ ᱤᱫᱤᱭᱟᱭ ᱚᱱᱟ ᱩᱱᱤᱭᱟᱜ ᱵᱮᱠᱛᱤᱜᱚᱛᱚ ᱦᱩᱭ ᱫᱟᱲᱮᱭᱟᱜᱼᱟ ᱵᱟ ᱠᱳᱱᱳ ᱟᱭᱟᱜ ᱥᱟᱨᱛᱷᱚ ᱛᱟᱦᱮᱸ ᱫᱟᱲᱮᱭᱟᱜᱼᱟ ᱚᱱᱟᱨᱮ ᱞᱟᱹᱭ ᱠᱟᱛᱮ ᱚᱱᱟ ᱫᱚ ᱩᱱᱤᱭᱟᱜ ᱵᱮᱠᱛᱤᱜᱚᱛᱚ ᱵᱮᱯᱟᱨ ᱠᱟᱱᱟ ᱢᱮᱱᱠᱷᱟᱱ ᱥᱟᱱᱛᱟᱲᱟᱜ ᱫᱚᱠᱚ ᱞᱟᱹᱭᱟ ᱨᱟᱱ ᱫᱟᱜ ᱛᱟᱯᱟᱢ ᱫᱟᱜ ᱛᱟᱯᱟᱢ ᱫᱚ ᱵᱟᱝ ᱟᱫᱚ ᱱᱚᱣᱟ ᱫᱚ ᱩᱱᱤ ᱵᱮᱱᱟᱣ ᱠᱟᱛᱮ ᱦᱚᱭᱛᱚ ᱵᱤᱛᱚᱨᱠᱚ ᱥᱤᱨᱡᱟᱹᱣ ᱠᱟᱛᱮ ᱟᱡ ᱢᱤᱫᱴᱟᱝ ᱠᱤᱪᱷᱩ

ᱤᱭᱟᱹ ᱠᱚ ᱫᱚᱦᱚᱭᱮᱫᱟ ᱮᱴᱟᱜ ᱮᱴᱟᱜ ᱤᱭᱟᱹ ᱠᱚᱠᱚ ᱫᱚᱦᱚᱭᱮᱫ ᱛᱟᱠᱚᱣᱟ ᱠᱟᱹᱢᱤ ᱦᱚᱨᱟ ᱠᱚᱠᱚ ᱫᱚᱦᱚᱭᱮᱫ ᱛᱟᱠᱚᱣᱟ ᱢᱮᱱᱠᱷᱟᱱ ᱱᱚᱣᱟ ᱡᱟᱦᱟᱸ ᱫᱷᱚᱨᱚᱢ ᱥᱚᱝᱜᱚᱴᱷᱚᱱ ᱵᱮᱨᱮᱫ ᱠᱟᱱᱟ ᱱᱚᱣᱟ ᱫᱚ ᱠᱮᱵᱚᱞ ᱢᱟᱛᱨᱚ ᱥᱟᱹᱨᱤ ᱫᱷᱚᱨᱚᱢ ᱵᱮᱫᱟᱨ ᱛᱮ ᱠᱟᱹᱢᱤᱭᱟ ᱥᱟᱹᱨᱤ ᱫᱷᱚᱨᱚᱢ ᱮᱠᱫᱚᱢ ᱟᱛᱳ ᱴᱚᱞᱟ ᱜᱨᱟᱥ ᱨᱮ ᱤᱫᱤ ᱥᱮᱴᱮᱨᱟᱭ ᱮᱵᱚᱝ ᱢᱟᱹᱡᱷᱤ ᱠᱚᱴᱷᱮ ᱵᱩᱡᱷᱟᱹᱣ ᱥᱩᱡᱷᱟᱹᱣ ᱠᱟᱛᱮ ᱡᱷᱚᱛᱚ ᱦᱚᱲ ᱡᱟᱛᱮ ᱥᱟᱹᱨᱤ ᱫᱷᱚᱨᱚᱢ ᱛᱮᱠᱚ ᱛᱟᱲᱟᱢ ᱢᱟ ᱥᱟᱹᱨᱤ ᱫᱷᱚᱨᱚᱢ ᱨᱮᱱᱟᱜ ᱠᱚ ᱠᱟᱹᱢᱤ ᱢᱟ ᱥᱟᱹᱨᱤ ᱫᱷᱚᱨᱚᱢ ᱨᱮᱱᱟᱜ ᱜᱮᱠᱚ ᱵᱚᱸᱜᱟ ᱵᱩᱨᱩᱭ ᱢᱟ

ᱚᱸᱰᱮ ᱯᱤᱞᱪᱩ ᱵᱚᱝᱥᱚ ᱨᱮᱱ ᱦᱚᱲ ᱠᱚ ᱥᱟᱱᱟᱢ ᱨᱚᱠᱚᱢ ᱡᱚᱛᱚ ᱨᱚᱠᱚᱢ ᱥᱚᱝᱜᱚᱴᱷᱚᱱ ᱠᱚ ᱠᱚᱨᱟᱣ ᱫᱟᱲᱮᱭᱟᱜᱼᱟ ᱠᱟᱹᱢᱤ ᱤᱫᱤ ᱠᱟᱛᱮ ᱡᱮ ᱡᱟᱦᱟᱸ ᱠᱚ ᱠᱟᱹᱢᱤ ᱠᱟᱱᱟ ᱩᱱᱤ ᱢᱤᱫᱴᱟᱝ ᱟᱭ ᱢᱤᱫᱴᱟᱝ ᱠᱟᱹᱢᱤ ᱩᱭᱦᱟᱹᱨ ᱠᱟᱫᱟ ᱚᱱᱟ ᱤᱫᱤ ᱠᱟᱛᱮ ᱥᱚᱝᱜᱚᱴᱷᱚᱱ ᱩᱭᱦᱟᱹᱨ ᱠᱟᱫᱟ ᱟᱞᱮᱭᱟᱜ ᱡᱮᱢᱚᱱ ᱩᱭᱦᱟᱹᱨ ᱠᱟᱱᱟ ᱚᱱᱠᱟ ᱞᱮᱠᱟ ᱜᱮ ᱟᱞᱮ ᱥᱟᱹᱨᱤ ᱫᱷᱚᱨᱚᱢ ᱛᱮᱜᱮ ᱞᱮ ᱠᱟᱹᱢᱤᱭᱟ ᱥᱟᱹᱨᱤ ᱫᱷᱚᱨᱚᱢ ᱨᱮᱱᱟᱜ ᱨᱤᱛᱤ ᱨᱮᱣᱟᱡᱽ ᱛᱮᱞᱮ ᱠᱟᱹᱢᱤᱭᱟ ᱮᱵᱚᱝ ᱥᱟᱹᱨᱤ ᱫᱷᱚᱨᱚᱢ ᱨᱤᱛᱤ ᱨᱮᱣᱟᱡᱽ ᱥᱟᱱᱟᱢ ᱢᱟᱹᱱᱢᱤ ᱴᱷᱮᱱ ᱞᱮ ᱯᱨᱚᱪᱟᱨᱟ ᱤᱫᱤ ᱥᱮᱴᱮᱨᱚᱜᱼᱟ ᱮᱠᱫᱚᱢ ᱢᱩᱪᱟᱹᱫ ᱦᱟᱸᱜ ᱠᱩᱠᱞᱤ ᱱᱚᱣᱟ ᱛᱟᱦᱮᱱ ᱠᱟᱱᱟ ᱛᱮᱦᱮᱧ ᱡᱟᱦᱟᱸᱭ ᱠᱚ ᱱᱤᱛᱚᱜ ᱱᱚᱣᱟ ᱥᱚᱝᱜᱚᱴᱷᱚᱱ ᱡᱟᱦᱟᱸ ᱛᱮᱭᱟᱨ ᱨᱟᱠᱟᱵ ᱡᱟᱦᱟᱸ ᱯᱮ ᱠᱩᱨᱩᱢᱩᱴᱩ ᱟᱠᱟᱫ ᱛᱟᱵᱚᱱᱟ ᱥᱮ ᱡᱟᱦᱟᱸ ᱠᱩᱨᱩᱢᱩᱴᱩ ᱦᱩᱭᱩᱜ ᱠᱟᱱᱟ ᱱᱚᱣᱟ ᱨᱮ ᱛᱮᱦᱮᱧ ᱫᱤᱥᱚᱢ ᱨᱮᱱ ᱡᱟᱦᱟᱸ ᱛᱤᱱᱟᱹᱜ ᱱᱚᱣᱟ ᱵᱷᱤᱰᱤᱭᱳ ᱛᱟᱞᱟᱛᱮ ᱡᱟᱦᱟᱸᱭ ᱠᱚ ᱟᱸᱡᱚᱢᱮᱫ ᱥᱮ ᱡᱟᱦᱟᱸᱭ ᱠᱚ ᱧᱮᱞᱮᱫ ᱩᱱᱠᱩ ᱴᱷᱮᱱ ᱡᱟᱦᱟᱱᱟᱜ ᱢᱮᱥᱮᱡᱽ ᱮᱢ ᱛᱮᱱᱟᱜ ᱦᱮᱸ ᱤᱧ ᱫᱷᱟᱹᱨᱛᱤ ᱡᱟᱠᱟᱛ ᱨᱮᱱ ᱯᱤᱞᱪᱩ ᱵᱚᱝᱥᱚ ᱨᱮᱱ ᱜᱟᱬᱟ ᱠᱚᱴᱮ ᱱᱮᱦᱚᱨᱤᱧ ᱫᱚᱦᱚᱭᱟ ᱡᱮ ᱵᱷᱟᱨᱚᱛ ᱵᱚᱨᱥᱚ ᱨᱮ ᱱᱤᱛᱚᱜ ᱡᱟᱦᱟᱸ ᱥᱤᱪᱩᱭᱮᱥᱚᱱ ᱚᱱᱟ ᱨᱮ ᱟᱵᱚ ᱥᱟᱛᱥᱚ ᱠᱩᱲᱤ ᱴᱤ ᱟᱹᱫᱤᱵᱟᱹᱥᱤ ᱜᱟᱛᱟᱠ ᱨᱮᱱ ᱢᱟᱹᱱᱢᱤ ᱢᱮᱱᱟᱜ ᱠᱚᱣᱟ ᱱᱩᱠᱩ ᱥᱟᱱᱟᱢ ᱠᱚᱜᱮ ᱮᱥ ᱴᱤ ᱠᱟᱱᱟ ᱠᱚ ᱢᱮᱱᱠᱷᱟᱱ ᱥᱟᱱᱟᱢ ᱮᱥ ᱴᱤ ᱫᱚ ᱥᱟᱱᱛᱟᱲ ᱵᱟᱝ ᱠᱟᱱᱟ ᱠᱚ ᱥᱮ ᱥᱟᱱᱟᱢ ᱟᱹᱫᱤᱵᱟᱹᱥᱤ ᱫᱚ ᱥᱟᱱᱛᱟᱲ ᱵᱟᱝ ᱠᱟᱱᱟ ᱠᱚ ᱥᱟᱱᱛᱟᱲ ᱜᱮ ᱮᱠᱢᱟᱛᱨᱚ ᱡᱟᱹᱛᱤ ᱠᱟᱱᱟ ᱠᱚ ᱡᱟᱦᱟᱸᱭᱟᱜ ᱫᱷᱚᱨᱚᱢ ᱫᱚ ᱦᱩᱭᱩᱜ ᱠᱟᱱᱟ ᱚᱱᱟ ᱠᱷᱟᱹᱛᱤᱨ ᱛᱮᱜᱮ ᱟᱞᱮ ᱱᱚᱝᱠᱟ ᱢᱤᱫᱴᱟᱝ ᱩᱭᱦᱟᱹᱨ ᱵᱷᱟᱵᱽᱱᱟ ᱞᱮ ᱥᱟᱵ ᱠᱟᱫᱟ ᱚᱱᱟ ᱩᱭᱦᱟᱹᱨ ᱵᱷᱟᱵᱽᱱᱟ ᱛᱮᱜᱮ ᱞᱮ ᱠᱟᱹᱢᱤ ᱞᱟᱹᱜᱤᱫᱚᱜ ᱠᱟᱱᱟ